ᱥᱟᱱᱟᱢ ᱠᱚ ᱡᱚᱦᱟᱨ ᱜᱮ ᱥᱟᱹᱜᱩᱱ ᱥᱮᱛᱟᱜ ᱟᱨ ᱥᱟᱹᱜᱩᱱ ᱥᱮᱛᱟᱜ ᱨᱮ ᱥᱟᱹᱜᱩᱱ ᱫᱟᱨᱟᱢ ᱱᱚᱣᱟ ᱱᱟᱣᱟ ᱵᱞᱚᱜ ᱵᱷᱤᱰᱤᱭᱳ ᱛᱮ ᱛᱟᱵᱚ ᱟᱨ ᱛᱮᱦᱮᱧᱟᱜ ᱥᱮᱛᱟᱜ ᱫᱚ ᱱᱚᱜᱼᱚᱭ ᱪᱟ ᱪᱟ ᱛᱮ ᱛᱮᱦᱮᱧᱟᱜ ᱫᱤᱱ ᱫᱚᱵᱚ ᱮᱛᱚᱦᱚᱵ ᱠᱮᱜᱼᱟ ᱚᱱᱮ ᱵᱟᱠᱚ ᱢᱮᱱᱟ ᱟᱡᱽ ᱠᱟ ᱫᱤᱱ ᱪᱟᱭ ᱠᱮ ᱥᱟᱛᱷ ᱥᱩᱨᱩᱣᱟᱛ ᱠᱤ ᱦᱮ ᱟᱨ ᱱᱚᱛᱮ ᱨᱮ ᱦᱟᱱᱮ ᱯᱟᱹᱪᱷᱞᱟᱹ ᱥᱮᱫ ᱨᱮ ᱛᱟᱵᱚ ᱫᱟᱠᱟ ᱠᱚ ᱪᱚᱸᱫᱟ ᱟᱠᱟᱜᱼᱟ ᱥᱟᱦᱟᱱ ᱛᱮᱜᱮ ᱟᱨ ᱱᱮᱛᱟᱨ ᱢᱟ ᱴᱩᱠᱩᱡ ᱨᱮ ᱪᱚᱸᱫᱟ ᱢᱟᱵᱚ ᱵᱟᱹᱜᱤ ᱠᱮᱜᱼᱟ ᱦᱮᱸ ᱜᱮᱥ ᱨᱮᱵᱚ ᱪᱚᱸᱫᱟᱭᱮᱜᱼᱟ ᱱᱟᱣᱟ ᱱᱟᱣᱟ ᱡᱤᱱᱤᱥ ᱛᱮ ᱢᱮᱱᱠᱷᱟᱱ ᱥᱤᱛᱩᱝ ᱫᱤᱱ ᱥᱮᱴᱮᱨᱚᱜ ᱠᱟᱱᱟ ᱥᱩᱠ ᱴᱩᱠᱩᱡ ᱛᱮ ᱱᱟᱜ ᱵᱚ ᱴᱩᱠᱩᱡ ᱨᱮᱵᱚ ᱪᱚᱸᱫᱟᱭᱟᱧ ᱢᱮᱱ ᱵᱟᱲᱟ ᱟᱠᱚ ᱠᱟᱱᱟ ᱟᱨ ᱥᱮᱛᱟᱜ ᱨᱮ ᱦᱟᱹᱱᱤ ᱵᱟᱹᱵᱩ ᱦᱚᱸ ᱢᱚᱨᱱᱤᱝ ᱚᱣᱟᱠ ᱠᱷᱚᱱᱟᱜ ᱮ ᱨᱩᱣᱟᱹᱲ ᱜᱚᱫ ᱮᱱᱟ ᱵᱟᱹᱵᱩ ᱛᱮᱦᱮᱧ ᱦᱚᱸ ᱵᱚᱞ ᱯᱮ ᱮᱱᱮᱡ ᱠᱮᱜᱼᱟ ᱛᱟᱵᱚ ᱟᱪᱪᱷᱟ ᱞᱚᱜᱚᱱ ᱢᱟ ᱥᱟᱯᱲᱟᱜ ᱢᱮ ᱱᱤᱛᱚᱝ ᱫᱚ ᱚᱞᱚᱜ ᱟᱵᱚ ᱟᱨ ᱱᱩᱭ ᱛᱚᱨᱟ ᱢᱤᱫ ᱫᱤᱱ ᱦᱤᱞᱳᱜ ᱤᱧ ᱫᱮᱠᱷᱟᱣᱟᱫ ᱯᱮ ᱛᱟᱵᱚᱱ ᱫᱚᱠᱟᱱ ᱜᱚᱦᱚᱨᱟ ᱠᱚ ᱥᱮᱴᱮᱨ ᱟᱠᱟᱱᱟ ᱫᱚᱠᱟᱱ ᱟᱹᱣᱨᱤ ᱠᱷᱩᱞᱟᱹᱣ ᱨᱮᱜᱮ ᱪᱮᱫ ᱵᱳᱭ ᱟᱢ ᱫᱚᱢ ᱤᱫᱤᱭᱟ ᱛᱮᱦᱮᱧ ᱫᱚ ᱛᱟᱵᱚ ᱠᱚᱞᱜᱮᱴ ᱟᱨ ᱥᱩᱡᱤ ᱯᱟᱛᱟ ᱫᱮᱞᱟ ᱵᱚ ᱚᱠᱛᱚ ᱯᱟᱠᱟ ᱯᱟᱠᱤ ᱥᱟᱛ ᱵᱟᱡᱮ ᱜᱚᱫᱚᱜ ᱠᱟᱱᱟ ᱫᱮᱞᱟ ᱵᱚ ᱫᱚᱠᱟᱱ ᱠᱚᱵᱚ ᱠᱷᱩᱞᱟᱹᱣ ᱞᱮᱜᱮ ᱫᱮᱞᱟ ᱦᱤᱡᱩᱜ ᱢᱮ ᱛᱟᱞᱟᱝ ᱠᱚᱞᱜᱮᱴ ᱟᱨ ᱥᱩᱡᱤ ᱯᱟᱛᱟᱢ ᱤᱫᱤᱭᱟ ᱵᱟᱝ ᱯᱟᱠᱮᱴ ᱟᱨᱟᱜ ᱪᱟ ᱵᱚ ᱧᱩᱧᱩ ᱠᱟᱱᱟ ᱟᱨ ᱱᱚᱜᱼᱚᱭ ᱟᱨ ᱪᱤᱱᱤ ᱫᱚ ᱵᱟᱵᱚ ᱞᱟᱜᱟᱣ ᱟᱠᱟᱜᱼᱟ ᱜᱩᱲ ᱡᱤᱥ ᱵᱚ ᱞᱟᱜᱟᱣ ᱟᱠᱟᱜᱼᱟ ᱪᱤᱠᱟᱹᱛᱮ ᱪᱤᱱᱤ ᱨᱮᱫᱚ ᱰᱟᱭᱟᱵᱮᱴᱤᱥ ᱱᱮᱛᱟᱨ ᱧᱟᱧᱟᱢ ᱠᱟᱱᱟ ᱛᱚ ᱮᱱᱠᱷᱟᱱ ᱠᱚ ᱢᱮᱱᱟ ᱜᱩᱲ ᱨᱮᱫᱚ ᱚᱱᱟ ᱥᱩᱜᱟᱨ ᱚᱝᱥᱚ ᱠᱚᱢ ᱛᱟᱦᱮᱱᱟ ᱟᱨ ᱦᱚᱲᱢᱚ ᱞᱟᱹᱜᱤᱫ ᱦᱚᱸ ᱵᱮᱥᱟ ᱚᱱᱟᱛᱮ ᱟᱵᱚ ᱫᱚ ᱚᱲᱟᱜ ᱨᱮ ᱪᱟᱭ ᱵᱚᱱ ᱧᱩᱭ ᱠᱷᱟᱱ ᱫᱚ ᱟᱨᱟᱜ ᱪᱟ ᱵᱚᱱ ᱧᱩᱭᱟ ᱟᱨ ᱜᱩᱲ ᱪᱟ ᱢᱮᱥᱟ ᱧᱚᱜᱽ ᱟᱵᱚ ᱟᱫᱟ ᱠᱚ ᱮᱢᱟᱱ ᱠᱚ ᱱᱮᱛᱟᱨ ᱢᱟ ᱨᱮᱭᱟᱲ ᱫᱤᱱ ᱠᱟᱱᱟ ᱴᱷᱤᱠ ᱜᱮᱭᱟ ᱧᱩ ᱵᱟᱲᱟ ᱞᱮᱜᱮ ᱵᱚ ᱟᱨ ᱱᱚᱛᱮ ᱴᱤᱭᱩᱥᱚᱱ ᱜᱤᱫᱽᱨᱟᱹ ᱠᱚ ᱠᱚ ᱥᱮᱴᱮᱨ ᱩᱛᱟᱹᱨ ᱟᱠᱟᱱᱟ ᱱᱩᱠᱩ ᱠᱚ ᱛᱟᱵᱚ ᱟᱨ ᱚᱞᱚᱜ ᱟᱵᱚᱱ ᱦᱟᱸᱜ ᱱᱤᱛᱚᱝ ᱫᱚ ᱟᱨ ᱡᱚᱛᱚ ᱢᱟ ᱵᱷᱟᱹᱭ ᱵᱟᱵᱚ ᱥᱮᱴᱮᱨ ᱪᱟᱵᱟ ᱟᱠᱟᱱ ᱫᱚ ᱦᱮᱸ ᱥᱟᱛᱴᱟ ᱯᱟᱨᱚᱢᱮᱱᱟ ᱮᱱᱦᱚᱸ ᱵᱟᱠᱚ ᱦᱤᱡᱩᱜ ᱠᱟᱱᱟ ᱛᱟᱵᱚ ᱦᱳᱭ ᱦᱮᱸ ᱟᱨ ᱦᱟᱹᱱᱤ ᱤᱭᱟᱹ ᱢᱟ ᱥᱚᱛᱭᱚᱡᱤᱛ ᱢᱟ ᱛᱮᱦᱮᱧ ᱩᱛᱟᱹᱨ ᱩᱱᱟᱹᱜ ᱫᱤᱱ ᱪᱮᱫ ᱠᱷᱟᱹᱛᱤᱨᱮᱢ ᱪᱷᱩᱴᱤᱭᱮᱱᱟ ᱛᱟᱵᱚ ᱞᱟᱹᱭ ᱧᱚᱜ ᱟᱠᱚ ᱢᱮ ᱢᱟ ᱵᱷᱟᱸᱰᱟᱱ ᱚᱲᱟᱜ ᱛᱮᱞᱮ ᱪᱟᱞᱟᱣᱟᱭ ᱚᱱᱟᱛᱮ ᱢᱤᱫ ᱦᱟᱴᱮ ᱪᱷᱩᱴᱤ ᱩᱛᱟᱹᱨ ᱠᱮᱜᱼᱟ ᱱᱟᱸᱜᱟ ᱟᱠᱟᱜᱼᱟ ᱟᱨ ᱫᱤᱱ ᱦᱤᱡᱩᱜ ᱢᱮ ᱛᱮᱦᱮᱧ ᱠᱷᱚᱱ ᱫᱚ ᱦᱳᱭ ᱦᱮᱸ ᱟᱨ ᱡᱚᱛᱚ ᱦᱚᱲ ᱫᱤᱱ ᱜᱮᱯᱮ ᱦᱤᱡᱩᱜ ᱠᱟᱱᱟ ᱦᱮᱸ ᱦᱳᱭ ᱟᱫᱚ ᱥᱤᱫᱩ ᱵᱟᱹᱵᱩ ᱨᱟᱵᱟᱝ ᱫᱷᱟᱨᱟ ᱠᱟᱱ ᱜᱮᱭᱟ ᱵᱟᱝ ᱚᱱᱟ ᱨᱟᱵᱟᱝ ᱵᱟᱹᱭ ᱵᱟᱹᱭᱛᱮ ᱪᱟᱵᱟ ᱤᱫᱤ ᱠᱮᱜᱼᱟᱭ ᱱᱚᱛᱮ ᱫᱚ ᱩᱱᱫᱤᱱ ᱫᱚ ᱵᱟᱨ ᱯᱮ ᱫᱤᱱ ᱫᱚ ᱠᱩᱲᱦᱟᱹᱭᱮᱫ ᱛᱟᱦᱮᱸᱫ ᱮ ᱛᱟᱵᱚᱱ ᱱᱤᱛᱚᱝ ᱫᱚ ᱪᱟᱵᱟ ᱠᱮᱜᱼᱟ ᱟᱯᱮ ᱥᱮᱫ ᱯᱟᱜᱚ ᱠᱚ ᱪᱮᱫ ᱞᱮᱠᱟ ᱠᱚᱢᱮᱱᱴ ᱠᱟᱛᱮ ᱱᱟᱦᱟᱜ ᱞᱟᱹᱭ ᱯᱮ ᱟᱨ ᱴᱷᱤᱠ ᱜᱮᱭᱟ ᱱᱤᱛᱚᱝ ᱢᱟ ᱚᱞ ᱵᱟᱲᱟ ᱞᱮᱜᱮ ᱪᱟ ᱠᱚ ᱧᱩ ᱵᱟᱲᱟ ᱠᱟᱛᱮᱫ ᱤᱱᱟᱹ ᱛᱟᱭᱚᱢ ᱱᱚᱣᱟ ᱵᱞᱚᱜᱽ ᱢᱟᱲᱟᱝ ᱥᱮᱫ ᱵᱚ ᱞᱟᱦᱟᱭᱟ ᱱᱟᱦᱟᱜ ᱴᱤᱭᱩᱥᱚᱱ ᱠᱚᱫᱚ ᱮᱱᱟᱝ ᱨᱮᱵᱚ ᱪᱟᱵᱟ ᱵᱟᱲᱟ ᱠᱮᱜᱼᱟ ᱟᱫᱚ ᱱᱤᱛᱚᱝ ᱫᱚ ᱩᱢ ᱵᱟᱲᱟ ᱠᱟᱛᱮ ᱫᱟᱠᱟ ᱠᱚ ᱡᱚᱢ ᱵᱟᱲᱟ ᱦᱩᱭᱮᱱᱟ ᱟᱨ ᱱᱤᱛᱚᱝ ᱵᱚ ᱦᱮᱡ ᱟᱠᱟᱱᱟ ᱫᱚᱠᱟᱱ ᱥᱟᱢᱟᱱ ᱤᱫᱤ ᱱᱚᱜᱼᱚᱭ ᱯᱟᱹᱪᱷᱞᱟᱹ ᱨᱮ ᱫᱚᱠᱟᱱ ᱯᱮ ᱧᱮᱞᱮᱫ ᱜᱮᱭᱟ ᱛᱟᱵᱚ ᱟᱵᱚᱭᱤᱡ ᱢᱟᱹᱞᱤᱠᱟᱜ ᱫᱚᱠᱟᱱ ᱱᱚᱰᱮ ᱠᱷᱚᱱ ᱜᱮ ᱟᱵᱚ ᱫᱚ ᱫᱚᱠᱟᱱ ᱥᱟᱢᱟᱱ ᱠᱚᱵᱚ ᱤᱫᱤᱭᱟ ᱦᱳᱞᱥᱮᱞ ᱨᱮᱴ ᱛᱮ ᱯᱚᱲᱭᱟ ᱨᱮ ᱱᱟᱦᱟᱜ ᱟᱫᱚ ᱥᱟᱢᱟᱱ ᱠᱚᱫᱚ ᱠᱤᱨᱤᱧ ᱵᱟᱲᱟ ᱦᱩᱭᱮᱱᱟ ᱛᱟᱵᱚ ᱟᱫᱚ ᱱᱤᱛᱚᱝ ᱫᱚᱵᱚ ᱨᱩᱣᱟᱹᱲ ᱞᱟᱹᱜᱤᱫ ᱟᱨ ᱱᱚᱣᱟ ᱯᱟᱹᱪᱷᱞᱟᱹ ᱥᱮᱫ ᱨᱮ ᱟᱵᱚᱭᱤᱡ ᱥᱟᱫᱚᱢᱮ ᱛᱤᱸᱜᱩ ᱟᱠᱟᱱᱟ ᱟᱪᱪᱷᱟ ᱴᱷᱤᱠ ᱜᱮᱭᱟ ᱢᱟ ᱱᱚᱰᱮ ᱠᱷᱚᱱ ᱫᱚ ᱱᱤᱛᱚᱝ ᱫᱚᱵᱚ ᱪᱟᱞᱟᱜᱼᱟ ᱛᱚ ᱵᱚᱭᱦᱟ ᱠᱚ ᱱᱚᱝᱠᱟ ᱜᱮ ᱛᱟᱵᱚ ᱵᱞᱚᱜᱽ ᱠᱚ ᱧᱮᱞ ᱵᱟᱲᱟᱭ ᱢᱟ ᱥᱟᱯᱳᱨᱴ ᱮᱢᱚᱜ ᱢᱟ ᱛᱚᱵᱮ ᱠᱷᱟᱱ ᱵᱚᱭᱦᱟ ᱠᱚ ᱫᱚᱠᱟᱱ ᱠᱷᱚᱱ ᱫᱚ ᱮᱱᱟᱝ ᱨᱮᱵᱚ ᱦᱮᱡ ᱟᱠᱟᱱᱟ ᱟᱫᱚ ᱱᱚᱜᱼᱚᱭ ᱛᱟᱨᱟ ᱥᱟᱢᱟᱱ ᱠᱚ ᱚᱱᱛᱮ ᱵᱚ ᱫᱚᱦᱚ ᱵᱟᱲᱟ ᱠᱟᱜᱼᱟ ᱟᱨ ᱟᱫᱷᱟᱱ ᱠᱚᱫᱚ ᱵᱚ ᱥᱮᱴᱤᱝ ᱵᱟᱲᱟ ᱠᱮᱜᱼᱟ ᱟᱨ ᱱᱚᱛᱮ ᱠᱩᱞᱦᱤ ᱥᱩᱨ ᱨᱮᱛᱚ ᱮᱱᱠᱷᱟᱱ ᱱᱚᱛᱮ ᱠᱩᱞᱦᱤ ᱨᱮᱠᱚ ᱦᱚᱦᱚᱭᱮᱫᱼᱟ ᱡᱚᱜᱚ ᱛᱟᱵᱚ ᱚᱛᱮ ᱯᱟᱞᱚᱱ ᱯᱮ ᱟᱸᱡᱚᱢᱮᱫ ᱜᱮᱭᱟ ᱵᱩᱡᱷᱟᱹᱜ ᱠᱟᱱᱟ ᱛᱮᱦᱮᱧ ᱜᱟᱯᱟᱞᱢᱟᱨᱟᱣ ᱢᱮᱱᱟᱜᱼᱟ ᱚᱱᱟᱛᱮ ᱡᱚᱜᱚ ᱠᱚᱠᱚ ᱰᱟᱠᱮᱭᱮᱫᱼᱟ ᱱᱟᱜ ᱛᱟᱵᱚ ᱯᱟᱞᱮᱫ ᱵᱟᱦᱟ ᱯᱚᱨᱚᱵᱽ ᱱᱟᱜ ᱵᱚ ᱱᱮᱰᱟᱭᱟ ᱵᱩᱡᱷᱟᱹᱜ ᱠᱟᱱᱟ ᱟᱨ ᱱᱚᱛᱮ ᱨᱮ ᱜᱚᱦᱨᱟᱠ ᱠᱚ ᱥᱮᱴᱮᱨᱮᱱᱟ ᱦᱟᱹᱱᱠᱩ ᱛᱚᱨᱟ ᱱᱩᱠᱩ ᱠᱷᱚᱱ ᱜᱚᱦᱨᱟᱠ ᱟᱵᱚᱨᱮᱱ ᱥᱮᱴᱮᱨ ᱟᱠᱟᱱᱟ ᱠᱚ ᱟᱫᱚ ᱵᱞᱚᱠ ᱵᱚ ᱵᱮᱱᱟᱣ ᱮᱫ ᱛᱮ ᱜᱟᱹᱰᱤ ᱱᱟᱥᱮ ᱠᱚ ᱛᱤᱸᱜᱩ ᱛᱷᱤᱨ ᱟᱠᱟᱱᱟ ᱟᱪᱪᱷᱟ ᱪᱮᱫ ᱠᱚ ᱤᱫᱤ ᱦᱩᱭᱩᱜᱼᱟ ᱛᱷᱟᱱᱟ ᱜᱚᱢᱠᱮ ᱡᱚᱢᱟᱜ ᱠᱚᱜᱮ ᱡᱚᱢᱟᱜ ᱠᱚᱜᱮ ᱟᱪᱪᱷᱟ ᱴᱷᱤᱠ ᱜᱮᱭᱟ ᱟᱪᱪᱷᱟ ᱵᱚᱭᱦᱟ ᱠᱚ ᱟᱯᱮ ᱢᱤᱫ ᱰᱚᱸᱰᱮᱠ ᱵᱚ ᱛᱷᱤᱨ ᱦᱟᱱᱛᱟᱲᱚᱜᱼᱟ ᱟᱨ ᱱᱩᱠᱤᱱ ᱵᱚ ᱮᱢ ᱵᱟᱲᱟ ᱟᱹᱠᱤᱱ ᱨᱮᱜᱮ ᱛᱚ ᱵᱚᱭᱦᱟ ᱠᱚ ᱫᱚᱠᱟᱱ ᱠᱚᱫᱚ ᱵᱚ ᱵᱚᱸᱫᱽ ᱵᱟᱲᱟ ᱠᱮᱜᱼᱟ ᱟᱨ ᱠᱩᱞᱦᱤ ᱨᱮ ᱮᱱᱟᱝ ᱡᱚᱜᱚ ᱛᱤᱠᱤᱱ ᱠᱤᱱ ᱰᱟᱠ ᱞᱮᱫ ᱫᱚ ᱚᱱᱟ ᱜᱟᱯᱟᱞ ᱢᱟᱨᱟᱣ ᱵᱟᱝᱢᱟ ᱫᱩᱯᱲᱩᱵ ᱨᱮᱵᱚ ᱢᱮᱥᱟ ᱧᱚᱜ ᱞᱮᱱᱟ ᱟᱫᱚ ᱛᱮᱦᱮᱧ ᱫᱚ ᱛᱟᱵᱚ ᱟᱹᱛᱩ ᱨᱮ ᱫᱩᱯᱲᱩᱵ ᱨᱮ ᱵᱟᱦᱟ ᱵᱚ ᱴᱷᱟᱹᱣᱠᱟᱹ ᱠᱮᱜᱼᱟ ᱚᱠᱟ ᱦᱤᱞᱳᱜ ᱵᱚ ᱵᱟᱦᱟᱜᱼᱟ ᱢᱮᱱᱛᱮ ᱵᱟᱦᱟ ᱯᱟᱨᱟᱵᱽ ᱵᱚ ᱢᱟᱱᱟᱣᱟ ᱢᱮᱱᱛᱮ ᱛᱚ ᱟᱵᱚ ᱫᱚ ᱱᱟᱜ ᱢᱮᱱ ᱫᱚ ᱜᱩᱢᱤᱫ ᱟᱹᱛᱩ ᱨᱮᱫᱚ ᱱᱟᱜ ᱫᱟᱨᱟᱭ ᱠᱟᱱ ᱥᱳᱢᱵᱟᱨ ᱢᱟᱱᱮ ᱥᱚᱛᱛᱨᱤᱥ ᱛᱟᱹᱨᱤᱠᱷ ᱯᱟᱲᱟᱜ ᱠᱟᱱᱟ ᱱᱟᱜ ᱤᱱᱟᱹ ᱦᱤᱞᱳᱜ ᱵᱚ ᱵᱟᱦᱟᱜᱼᱟ ᱚᱱᱟ ᱠᱚ ᱴᱷᱟᱹᱣᱠᱟᱹ ᱵᱟᱲᱟ ᱦᱩᱭᱮᱱᱟ ᱚᱱᱟ ᱥᱟᱶᱛᱮ ᱮᱴᱟᱜᱟᱜ ᱠᱚᱦᱚᱸ ᱜᱟᱞᱚᱪ ᱵᱟᱲᱟ ᱦᱩᱭᱮᱱᱟ ᱛᱚ ᱛᱮᱦᱮᱧᱟᱜ ᱢᱮᱱ ᱜᱟᱞᱚᱪ ᱫᱚ ᱛᱟᱦᱮᱸ ᱠᱟᱱᱟ ᱵᱟᱦᱟ ᱵᱚᱸᱜᱟ ᱛᱤᱥ ᱵᱚ ᱵᱟᱦᱟᱜᱼᱟ ᱢᱮᱱᱛᱮ ᱵᱟᱦᱟ ᱯᱟᱨᱟᱵᱽ ᱚᱠᱟ ᱦᱤᱞᱳᱜ ᱵᱚ ᱢᱟᱱᱟᱣᱟ ᱢᱮᱱᱛᱮ ᱛᱚ ᱟᱸᱡᱚᱢ ᱫᱚᱦᱚ ᱠᱟᱜ ᱯᱮ ᱵᱚᱭᱦᱟ ᱠᱚ ᱟᱵᱚ ᱜᱩᱢᱤᱫ ᱟᱹᱛᱩ ᱫᱚ ᱱᱟᱜ ᱜᱩᱢᱤᱫ ᱟᱹᱛᱩ ᱨᱮᱫᱚ ᱱᱟᱜ ᱫᱟᱨᱟᱭ ᱠᱟᱱ ᱥᱤᱸᱜᱮ ᱢᱟᱦᱟ ᱢᱮᱱᱫᱚ ᱥᱤᱸᱜᱮ ᱫᱚ ᱵᱟᱝᱜᱮ ᱚᱛᱮ ᱢᱟᱦᱟ ᱟᱵᱚ ᱥᱟᱱᱛᱟᱲ ᱛᱮᱫᱚ ᱢᱮᱱᱫᱚ ᱥᱳᱢᱵᱟᱨ ᱥᱚᱛᱮᱭᱤᱥ ᱫᱩᱭ ᱫᱩᱭ ᱦᱟᱡᱟᱨ ᱛᱮᱭᱤᱥ ᱛᱟᱹᱨᱤᱠᱷ ᱱᱟᱦᱟᱜ ᱛᱟᱵᱚ ᱵᱟᱦᱟ ᱵᱚᱸᱜᱟ ᱵᱚ ᱢᱟᱱᱟᱣᱮᱫᱼᱟ ᱟᱨ ᱥᱩᱨ ᱠᱚᱨᱮᱱ ᱯᱮ ᱧᱮᱞᱮᱫ ᱠᱷᱟᱱ ᱢᱟ ᱵᱟᱦᱟ ᱯᱚᱨᱚᱵᱽ ᱨᱮ ᱥᱮᱴᱮᱨᱚᱜ ᱢᱟ ᱛᱟᱵᱚᱱ ᱟᱯᱮ ᱠᱚᱦᱚᱸ ᱱᱚᱣᱟ ᱵᱷᱤᱰᱤᱭᱳ ᱢᱟᱫᱽᱫᱷᱚᱢ ᱛᱤᱧ ᱱᱮᱣᱛᱟ ᱠᱮᱫ ᱯᱮᱭᱟ ᱦᱤᱡᱩᱜ ᱯᱮ ᱜᱳᱵᱤᱱᱫᱚ ᱟᱹᱛᱩ ᱵᱟᱦᱟ ᱧᱮᱞ ᱤᱫᱤ ᱯᱮ ᱛᱟᱵᱚ ᱟᱹᱰᱤ ᱡᱟᱠ ᱡᱚᱢᱚᱠ ᱨᱮ ᱦᱩᱭᱩᱜᱼᱟ ᱥᱮᱛᱟᱜ ᱠᱷᱚᱱ ᱥᱮᱛᱟᱜ ᱢᱟᱱᱮ ᱫᱚ ᱪᱮᱫ ᱱᱟᱭᱠᱮ ᱚᱲᱟᱜ ᱠᱷᱚᱱ ᱟᱵᱚ ᱡᱟᱦᱮᱨ ᱛᱮᱦᱚᱸ ᱮᱱᱮᱡ ᱮᱱᱮᱡ ᱛᱮᱵᱚ ᱤᱫᱤᱭᱮᱭᱟ ᱚᱸᱰᱮ ᱦᱚᱸ ᱡᱟᱦᱮᱨ ᱨᱮᱦᱚᱸ ᱮᱱᱮᱡ ᱦᱩᱭᱩᱜᱼᱟ ᱟᱨ ᱡᱮᱛᱮ ᱵᱟᱲᱮ ᱡᱟᱦᱟᱸ ᱛᱤᱱ ᱨᱮ ᱱᱟᱭᱠᱮ ᱡᱟᱦᱮᱨ ᱠᱷᱚᱱ ᱚᱲᱟᱜ ᱛᱮ ᱨᱩᱣᱟᱹᱲᱟᱭ ᱚᱱᱟ ᱦᱚᱸ ᱮᱱᱮᱡ ᱮᱱᱮᱡ ᱛᱮ ᱵᱟᱦᱟ ᱮᱱᱮᱡ ᱮᱱᱮᱡ ᱛᱮᱠᱚ ᱟᱹᱜᱩᱭᱮᱭᱟ ᱟᱨ ᱜᱚᱴᱟ ᱠᱩᱞᱦᱤ ᱵᱟᱦᱟ ᱠᱚᱭ ᱮᱢ ᱤᱫᱤᱭᱟᱠᱚᱣᱟ ᱡᱟᱸᱜᱟ ᱫᱟᱜ ᱠᱚ ᱟᱹᱨᱩᱵᱮᱭᱟ ᱚᱱᱠᱟ ᱜᱮ ᱟᱹᱰᱤ ᱪᱮᱦᱨᱟ ᱠᱟᱹᱢᱤᱦᱚᱨᱟ ᱠᱚ ᱢᱮᱱᱟᱜᱼᱟ

ᱟᱨ ᱵᱟᱹᱵᱩ ᱛᱤᱠᱤᱱ ᱦᱚᱸ ᱮᱱᱟᱝ ᱨᱮᱠᱤᱱ ᱡᱟᱹᱯᱤᱫ ᱟᱠᱟᱫᱼᱟ ᱱᱤᱛᱚᱝ ᱱᱚᱜᱼᱚᱭ ᱥᱤᱸᱜᱟᱹᱲ ᱮᱜᱟᱨᱚᱴᱟ ᱯᱟᱠᱷᱟ ᱯᱟᱹᱠᱷᱤ ᱦᱩᱭᱩᱜ ᱠᱟᱱᱟ ᱱᱟᱜ ᱛᱟᱵᱚ ᱴᱷᱤᱠ ᱜᱮᱭᱟ ᱵᱷᱤᱰᱤᱭᱳ ᱠᱚ ᱱᱟᱜ ᱱᱤᱛᱚᱝ ᱵᱚ ᱮᱰᱤᱴ ᱵᱟᱲᱟ ᱧᱚᱜᱟ ᱟᱨ ᱛᱮᱦᱮᱧᱟᱜ ᱵᱷᱤᱰᱤᱭᱳ ᱫᱚ ᱱᱚᱰᱮ ᱜᱮᱵᱚ ᱢᱩᱪᱟᱹᱫᱟ ᱠᱮᱪᱮᱫᱟᱵᱚ ᱟᱨᱦᱚᱸ ᱱᱟᱜ ᱱᱚᱝᱠᱟ ᱜᱮ ᱟᱨ ᱢᱤᱫᱴᱤᱡ ᱱᱟᱣᱟ ᱵᱷᱤᱰᱤᱭᱳ ᱨᱮᱵᱚ ᱧᱟᱯᱟᱢᱟ ᱴᱷᱤᱠ ᱜᱮᱭᱟ ᱢᱟ ᱛᱚᱵᱮ ᱛᱮᱦᱮᱧᱟᱜ ᱵᱷᱤᱰᱤᱭᱳ ᱫᱚ ᱱᱚᱰᱮ ᱜᱮᱵᱚ ᱠᱮᱪᱮᱫ ᱞᱮᱜᱮ ᱛᱚᱵᱮ ᱢᱩᱪᱟᱹᱫ ᱨᱮ ᱥᱟᱱᱟᱢ ᱠᱚ ᱡᱚᱦᱟᱨ ᱜᱮ ᱟᱨ ᱥᱟᱹᱜᱩᱱ ᱥᱤᱸᱜᱟᱹᱲ